ᱥᱟᱱᱟᱢ ᱠᱚ ᱡᱚᱦᱟᱨ ᱛᱮᱦᱮᱧ ᱟᱵᱚ ᱞᱚᱜ ᱨᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧ ᱠᱟᱱᱟ ᱛᱮᱨᱚ ᱛᱟᱹᱨᱤᱠᱷ ᱟᱨ ᱥᱩᱠᱩᱞᱣᱟᱨ ᱠᱟᱱᱟ ᱟᱨ ᱛᱮᱦᱮᱧ ᱫᱚ ᱤᱱᱴᱟᱨᱱᱮᱥᱱᱟᱞ ᱥᱤᱱᱮᱢᱟ ᱰᱮ ᱠᱟᱱᱟ ᱛᱚ ᱚᱱᱟ ᱞᱟᱹᱜᱤᱫ ᱜᱮ ᱥᱟᱯᱲᱟᱣ ᱦᱩᱭᱩᱜ ᱠᱟᱱᱟ ᱟᱨ ᱛᱮᱦᱮᱧ ᱫᱚ ᱢᱩᱵᱷᱤ ᱧᱮᱞ ᱪᱟᱞᱟᱣ ᱦᱩᱭᱩᱜ ᱠᱟᱱᱟ ᱛᱚ ᱚᱱᱟᱜᱮ ᱥᱯᱮᱥᱟᱞ ᱵᱞᱚᱜ ᱪᱚᱞᱚ ᱥᱴᱟᱨᱴ ᱞᱮᱜᱮ ᱵᱚᱱ ᱟᱨ ᱵᱟᱯᱮ ᱯᱟᱹᱛᱭᱟᱹᱜᱼᱟ ᱢᱚᱛᱞᱚᱵ ᱡᱟᱢᱥᱮᱫᱽᱯᱩᱨ ᱨᱮ ᱛᱟᱦᱮᱸ ᱠᱟᱛᱮᱱ ᱤᱧ ᱯᱤ ᱮᱢ ᱢᱚᱞ ᱢᱩᱵᱷᱤ ᱧᱮᱞ ᱵᱟᱹᱧ ᱪᱟᱞᱟᱣ ᱠᱟᱱᱟ ᱛᱚ ᱚᱱᱟ ᱞᱟᱹᱜᱤᱫ ᱛᱮ ᱯᱮᱦᱞᱤ ᱵᱟᱨ ᱪᱟᱞᱟᱣ ᱦᱩᱭᱩᱜ ᱞᱟᱹᱜᱤᱫᱼᱟ ᱯᱤ ᱮᱢ ᱦᱳᱭ ᱯᱤ ᱮᱢ ᱢᱚᱞ ᱱᱟᱜ ᱦᱮᱸᱪᱮ ᱯᱷᱟᱨᱥᱴ ᱰᱮ ᱢᱚᱛᱞᱚᱵ ᱯᱷᱟᱨᱥᱴ ᱰᱮ ᱪᱮᱫ ᱯᱮᱦᱞᱤ ᱵᱟᱨ ᱱᱟᱜ ᱦᱮᱸᱪᱮ ᱤᱧ ᱦᱚᱸ ᱵᱟᱝᱟ ᱟᱨ ᱦᱚᱯᱚᱱ ᱴᱤ ᱦᱚᱸ ᱵᱟᱹᱞᱤᱧ ᱪᱟᱞᱟᱣ ᱠᱟᱱᱟ ᱟᱹᱞᱤᱧ ᱫᱚ ᱚᱠᱚᱭ ᱦᱚᱸ ᱛᱚ ᱦᱳᱭ ᱛᱚ ᱥᱟᱯᱲᱟᱣ ᱦᱩᱭᱩᱜ ᱠᱟᱱᱟ ᱟᱨ ᱢᱩᱵᱷᱤ ᱢᱮᱱᱟᱜᱼᱟ ᱱᱤᱛᱚᱝ ᱥᱮᱛᱟᱜ ᱱᱟᱜ ᱥᱟᱲᱮ ᱫᱚᱥ ᱵᱟᱡᱮ ᱠᱷᱚᱱ ᱫᱚᱥ ᱯᱚᱱᱫᱨᱚ ᱠᱷᱚᱱ ᱛᱚ ᱱᱤᱛᱚᱜ ᱵᱟᱡᱟᱜ ᱠᱟᱱᱟ ᱱᱚ ᱵᱤᱥ ᱦᱮᱸᱪᱮ ᱟᱨ ᱱᱤᱛᱚᱜ ᱪᱟᱞᱟᱣ ᱦᱩᱭᱩᱜᱼᱟ ᱦᱮᱸᱪᱮ ᱚᱴᱳ ᱛᱮᱜᱮ ᱪᱟᱞᱟᱣ ᱦᱩᱭᱩᱜ ᱞᱟᱹᱜᱤᱫᱼᱟ ᱪᱮᱫᱟᱜ ᱥᱮ ᱱᱤᱛᱚᱜ ᱯᱩᱨᱟᱹ ᱪᱮᱠᱤᱝ ᱪᱟᱞᱟᱜ ᱠᱟᱱᱟ ᱚᱱᱠᱟ ᱫᱚ ᱦᱮᱞᱢᱮᱴ ᱠᱚᱦᱚᱸ ᱢᱮᱱᱟᱜ ᱜᱮᱭᱟ ᱟᱨ ᱞᱟᱭᱥᱮᱱᱥ ᱦᱚᱸᱛᱤᱧ ᱢᱮᱱᱟᱜ ᱜᱮᱭᱟ ᱛᱚ ᱟᱫᱚ ᱯᱮ ᱦᱚᱲ ᱞᱮ ᱪᱟᱞᱟᱜ ᱠᱟᱱᱟ ᱦᱟᱸᱜ ᱧᱮᱞ ᱟᱠᱟᱫᱮ ᱜᱮᱭᱟ ᱯᱮ ᱥᱤᱣᱟᱞᱤ ᱛᱚ ᱟᱞᱮ ᱜᱮ ᱪᱟᱞᱟᱜ ᱠᱟᱱᱟᱞᱮ ᱟᱨ ᱪᱮᱠᱤᱝ ᱪᱟᱞᱟᱜ ᱮᱱᱠᱷᱟᱱ ᱯᱮ ᱦᱚᱲ ᱟᱬᱜᱚ ᱟᱬᱜᱚ ᱫᱚ ᱦᱩᱱᱟᱹᱝ ᱜᱟᱱᱚᱜ ᱜᱮᱭᱟ ᱟᱬᱜᱚ ᱤᱫᱤ ᱛᱤᱱᱟᱹᱜ ᱮᱢ ᱟᱬᱜᱚ ᱤᱫᱤᱭᱟ ᱦᱮᱸ ᱥᱮ ᱛᱚ ᱚᱱᱟ ᱞᱟᱹᱜᱤᱫ ᱛᱮᱜᱮ ᱚᱴᱳ ᱛᱮᱜᱮ ᱪᱟᱞᱟᱣ ᱦᱩᱭᱩᱜᱼᱟ ᱛᱚ ᱱᱤᱛᱚᱜ ᱚᱰᱳᱠᱚᱜ ᱞᱟᱹᱜᱤᱫ ᱠᱤᱪᱷᱩ ᱜᱷᱟᱹᱲᱤᱡ ᱵᱟᱫᱽ ᱟᱨ ᱱᱟᱥᱛᱟ ᱠᱚᱫᱚ ᱦᱩᱭ ᱵᱟᱲᱟᱭᱮᱱᱟ ᱟᱨ ᱛᱮᱦᱮᱧᱟᱜ ᱵᱮᱫᱟᱨ ᱦᱚᱸ ᱟᱹᱰᱤ ᱪᱮᱦᱨᱟ ᱜᱮᱭᱟ ᱛᱚ ᱪᱚᱞᱚ ᱱᱤᱛᱚᱜ ᱪᱟᱞᱟᱣ ᱦᱩᱭᱩᱜᱼᱟ ᱟᱨᱤᱧ ᱫᱮᱠᱷᱟᱣ ᱟᱯᱮ ᱠᱟᱱᱟ ᱱᱟᱦᱟᱜ ᱵᱞᱚᱜ ᱨᱮ ᱛᱟᱦᱮᱱ ᱯᱮ ᱛᱟᱵᱚᱱ ᱛᱚ ᱱᱤᱛᱚᱜ ᱥᱟᱯᱲᱟᱣ ᱦᱩᱭᱮᱱᱟ ᱟᱨ ᱱᱤᱛᱚᱜ ᱚᱰᱚᱠᱚᱜ ᱞᱟᱹᱜᱤᱫᱼᱟ ᱛᱚ ᱴᱷᱤᱠ ᱜᱮᱭᱟ ᱪᱚᱞᱚ ᱵᱚᱱ ᱟᱨ ᱱᱚᱰᱮ ᱯᱤᱢᱯᱚᱞ ᱛᱤᱧ ᱚᱰᱚᱠ ᱠᱟᱱᱟ ᱪᱮᱫ ᱤᱧ ᱢᱮᱱᱟ ᱱᱮᱪᱟᱨᱟᱞ ᱠᱟᱱᱟ ᱴᱷᱤᱠ ᱜᱮᱭᱟ ᱠᱚᱭ ᱵᱟᱫ ᱵᱟᱝ ᱪᱟᱵᱟᱜᱼᱟ ᱱᱟᱦᱟᱜ ᱦᱮᱸᱪᱮ ᱛᱮᱦᱮᱧ ᱫᱚ ᱠᱟᱱᱟ ᱥᱤᱱᱮᱢᱟ ᱰᱮ ᱮᱠᱷᱟᱱ ᱫᱚ ᱧᱮᱞᱤᱧ ᱢᱮᱛᱟᱭ ᱠᱟᱱ ᱛᱮᱦᱮᱧ ᱥᱮᱛᱟᱜ ᱱᱟᱦᱟᱜ ᱠᱤ ᱟᱭᱳ ᱛᱮᱦᱮᱧ ᱫᱚ ᱱᱟᱦᱟᱜ ᱦᱚᱯᱚᱱ ᱴᱤ ᱟᱭᱨᱤᱧ ᱟᱨ ᱜᱟᱛᱮ ᱱᱟᱦᱟᱜ ᱥᱤᱣᱟᱱᱤ ᱩᱱᱤ ᱥᱟᱞᱟᱜ ᱱᱟᱦᱟᱜ ᱢᱩᱵᱷᱤ ᱧᱮᱞ ᱞᱮ ᱪᱟᱞᱟᱜ ᱞᱟᱹᱜᱤᱫᱼᱟ ᱦᱮᱸ ᱪᱮ ᱛᱚ ᱮᱱᱠᱷᱟᱱ ᱢᱮᱱᱮᱫ ᱟᱭ ᱪᱮᱫ ᱞᱮᱠᱟ ᱴᱤᱠᱤᱴ ᱮᱱᱠᱷᱟन ᱫᱚ ᱢᱮᱛᱟᱭ ᱠᱟᱹᱱᱟᱹᱧ ᱥᱚᱥᱛᱟ ᱜᱮ ᱛᱮᱦᱮᱧ ᱫᱚ ᱠᱟᱱᱟ ᱱᱟᱦᱟᱜ ᱥᱯᱮᱥᱟᱞ ᱛᱚ ᱚᱱᱟ ᱞᱟᱹᱜᱤᱫ ᱛᱮ ᱠᱟᱹᱴᱤᱡ ᱠᱚᱢ ᱧᱚᱜ ᱟᱠᱟᱱᱟ ᱱᱟᱭᱤᱱᱴᱤ ᱱᱟᱭᱤᱱ ᱨᱩᱯᱤᱥ ᱛᱚ ᱮᱱᱠᱷᱟᱱ ᱢᱮᱱᱮᱫ ᱦᱳᱭ ᱛᱚᱵᱮ ᱴᱷᱤᱠ ᱜᱮᱭᱟ ᱮᱱᱠᱷᱟᱱ ᱫᱚ ᱢᱮᱱᱮᱫ ᱟᱭ ᱩᱱᱟᱹᱜ ᱰᱷᱮᱨ ᱮᱱᱠᱷᱟᱱ ᱢᱮᱛᱟᱭ ᱠᱟᱹᱱᱟᱹᱧ ᱩᱱᱟᱹᱜ ᱰᱷᱮᱨ ᱪᱮᱫ ᱮᱢ ᱢᱮᱱᱮᱫᱼᱟ ᱢᱟᱲᱟᱝ ᱢᱟ

ᱢᱮᱱᱮᱫ ᱟᱭ ᱤᱭᱟᱹ ᱵᱟᱝ ᱤᱧᱤᱧ ᱢᱮᱛᱟᱭ ᱠᱟᱱᱟ ᱠᱤ ᱟᱢ ᱯᱟᱹᱥᱩᱰᱤ ᱨᱮ ᱥᱮᱭᱟᱢ ᱴᱟᱹᱠᱤᱡ ᱛᱟᱦᱮᱸ ᱞᱮᱱᱟ ᱥᱮ ᱚᱸᱰᱮᱢ ᱧᱮᱞ ᱞᱮᱫ ᱛᱟᱦᱮᱱ ᱠᱷᱟᱱ ᱢᱮᱱᱮᱫ ᱟᱭ ᱢᱟᱱᱜᱳ ᱨᱮᱭᱟᱜ ᱡᱟᱦᱟᱸ ᱯᱟᱭᱮᱞ ᱴᱟᱹᱠᱤᱡ ᱢᱮᱱᱟᱜ ᱫᱚ ᱢᱟᱱᱮ ᱚᱸᱰᱮᱧ ᱧᱮᱞ ᱟᱠᱟᱫ ᱯᱟᱸᱪ ᱨᱩᱯᱤᱭᱟ ᱛᱮ ᱮᱱᱠᱷᱟᱱ ᱫᱚ ᱤᱧ ᱵᱟᱯ ᱨᱮ ᱵᱟᱹᱧ ᱯᱟᱹᱛᱭᱟᱹᱜ ᱠᱟᱱᱟ ᱢᱚᱛᱞᱚᱵ ᱟᱠᱚ ᱫᱚ ᱟᱹᱰᱤ ᱴᱟᱭᱤᱢ ᱟᱹᱰᱤ ᱯᱮᱦᱞᱮ ᱟᱹᱰᱤ ᱥᱟᱞ ᱨᱮᱭᱟᱜ ᱠᱟᱛᱷᱟ ᱠᱟᱱᱟ ᱛᱚ ᱮᱱᱠᱷᱟᱱ ᱢᱮᱛᱟᱭ ᱠᱟᱹᱱᱟᱹᱧ ᱪᱟᱵᱟᱭᱮᱱᱟ ᱱᱤᱛᱚᱝ ᱫᱚ ᱚᱱᱟ ᱠᱟᱛᱷᱟ ᱠᱚᱫᱚ ᱟᱨ ᱛᱚ ᱚᱱᱟᱜᱮ ᱚᱱᱟ ᱜᱮ ᱢᱤᱫᱴᱤᱡ ᱥᱮᱛᱟᱜ ᱥᱮᱛᱟᱜ ᱨᱮ ᱠᱚᱢᱮᱰᱤ ᱦᱩᱭᱮᱱᱟ ᱦᱮᱸᱪᱮ ᱛᱚ ᱚᱱᱟ ᱜᱮ ᱞᱟᱹᱭ ᱨᱮ ᱛᱟᱦᱮᱸ ᱞᱮᱱᱟ ᱛᱟᱦᱮᱸ ᱟᱹᱰᱤ ᱞᱟᱸᱫᱟ ᱥᱟᱱᱟ ᱩᱭᱦᱟᱹᱨ ᱠᱤᱧ ᱥᱮ ᱮᱱᱠᱟ ᱵᱚᱞᱮ ᱜᱮ ᱞᱟᱹᱭᱟᱫ ᱯᱮᱭᱟ ᱟᱯᱮ ᱥᱟᱞᱟᱜ ᱥᱮᱭᱟᱨᱤᱝ ᱠᱤᱧ ᱛᱟᱵᱚᱱ ᱦᱮᱸᱪᱮ ᱟᱨ ᱪᱚᱞᱚ ᱛᱚᱵᱮ ᱛᱮᱦᱮᱧ ᱫᱚ ᱱᱟᱦᱟᱜ ᱤᱧ ᱫᱮᱠᱷᱟᱣ ᱟᱯᱮ ᱠᱟᱱᱟ ᱟᱨ ᱪᱮᱫ ᱠᱚ ᱱᱟᱦᱟᱜ ᱪᱤᱠᱟᱹᱭᱮᱫ ᱞᱮ ᱚᱱᱟ ᱦᱚᱸᱧ ᱫᱮᱠᱷᱟᱣ ᱟᱯᱮ ᱜᱮᱭᱟ ᱦᱮᱸᱪᱮ ᱛᱚ ᱵᱞᱚᱜᱽ ᱨᱮ ᱛᱟᱵᱚᱱ ᱛᱟᱦᱮᱱ ᱯᱮ ᱟᱢ ᱛᱮ ᱚᱰᱚᱠ ᱦᱩᱭᱩᱜ ᱠᱟᱱᱟ ᱛᱚ ᱚᱱᱟ ᱞᱟᱹᱜᱤᱫ ᱛᱮ ᱪᱚᱞᱚ ᱵᱚᱱ

ᱥᱮᱴᱮᱨᱱᱟ ᱱᱤᱛᱚᱝ ᱱᱚᱣᱟ ᱛᱟᱨᱟ ᱱᱚᱣᱟ ᱜᱮ ᱯᱤ ᱮᱢ ᱢᱚᱞ ᱛᱟᱵᱚᱱ ᱵᱤᱥᱱᱩᱯᱩᱨ ᱨᱮ ᱢᱮᱱᱟᱜᱼᱟ ᱡᱟᱦᱟᱸ ᱟᱹᱰᱤ ᱯᱷᱮᱢᱟᱥ ᱡᱟᱭᱜᱟ ᱠᱟᱱᱟ ᱦᱮᱸᱪᱮ ᱡᱟᱭᱜᱟ ᱵᱟᱵᱚ ᱦᱮᱡ ᱟᱠᱟᱱᱟ ᱮᱱᱠᱷᱟᱱ ᱫᱚ ᱧᱮᱞ ᱫᱟᱲᱮᱭᱟᱜ ᱛᱟᱵᱚᱱ ᱟᱨ ᱱᱤᱛᱚᱝ ᱱᱩᱠᱩᱣᱟᱜ ᱯᱨᱮᱭᱟᱨ ᱛᱮᱠᱚ ᱪᱟᱞᱟᱜ ᱠᱟᱱᱟ ᱱᱤᱛᱚᱝ ᱦᱟᱸᱜ ᱟᱹᱣᱨᱤᱭᱟᱜ ᱰᱤᱭᱩᱴᱤ ᱫᱚ ᱛᱟᱠᱚ ᱥᱴᱟᱨᱴᱚᱜ ᱞᱟᱹᱜᱤᱫᱼᱟ

ᱜᱟᱭᱤᱡ ᱛᱮᱦᱮᱧ ᱫᱚ ᱟᱹᱰᱤ ᱪᱮᱦᱨᱟ ᱢᱩᱵᱷᱤ ᱞᱮ ᱧᱮᱞ ᱠᱮᱫ ᱫᱚ ᱧᱮᱞ ᱠᱮᱫ ᱟᱵᱚ ᱜᱟᱫᱟᱨ ᱴᱩ ᱢᱩᱵᱷᱤᱡ ᱟᱱᱛᱚ ᱪᱟᱵᱟᱭᱮᱱᱟ ᱟᱨ ᱦᱚᱲ ᱠᱚ ᱯᱩᱨᱟᱹ ᱠᱷᱟᱹᱞᱤᱭᱮᱱᱟ ᱯᱩᱨᱟᱹ ᱯᱮᱨᱮᱡ ᱛᱟᱦᱮᱸ ᱞᱮᱱᱟ ᱛᱚ ᱟᱹᱰᱤ ᱢᱚᱡᱟ ᱵᱩᱡᱷᱟᱹᱣᱮᱱᱟ ᱪᱮᱫ ᱞᱮᱠᱟ ᱢᱩᱵᱷᱤ ᱵᱩᱡᱷᱟᱹᱣ ᱠᱮᱫ ᱵᱤᱱ ᱵᱮᱥ ᱜᱮ ᱟᱹᱰᱤ ᱪᱮᱦᱨᱟ ᱛᱚ ᱥᱴᱳᱨᱤ ᱞᱟᱹᱭ ᱟᱵᱚᱱᱟ ᱟᱨᱟᱢ ᱛᱮ ᱦᱟᱯᱮ ᱠᱟᱹᱴᱤᱡ ᱛᱚ ᱡᱚᱢ ᱵᱟᱲᱟ ᱱᱟᱥᱛᱟ ᱵᱟᱲᱟ ᱥᱮ ᱪᱮᱫ ᱠᱚ ᱪᱤᱠᱟᱹ ᱨᱮᱱᱟᱜ ᱠᱟᱹᱴᱤᱡ

ᱥᱤᱱᱮᱢᱟ ᱦᱚᱞ ᱠᱷᱚᱱ ᱪᱮᱛᱟᱱ ᱟᱞᱚ ᱯᱷᱞᱳᱨ ᱨᱮ ᱱᱟᱦᱟᱜ ᱱᱚᱰᱮ ᱡᱚᱢ ᱣᱟᱞᱟ ᱢᱮᱱᱟᱜᱼᱟ ᱛᱚ ᱱᱚᱰᱮ ᱯᱤᱭᱟ ᱢᱚᱞ ᱱᱚᱰᱮ ᱨᱮᱥᱴᱩᱨᱮᱱᱴ ᱨᱮᱜᱮ ᱦᱮᱡ ᱦᱩᱭ ᱟᱠᱟᱱᱟ ᱟᱨ ᱱᱚᱰᱮ ᱜᱮ ᱡᱚᱢ ᱞᱟᱹᱜᱤᱫᱼᱟ ᱛᱚ ᱪᱮᱫ ᱫᱚ ᱵᱟᱝᱟ ᱛᱚ ᱚᱨᱰᱟᱨ ᱞᱮ ᱮᱢ ᱟᱠᱟᱫᱼᱟ ᱥᱤᱣᱟᱱᱤ ᱛᱟᱹᱜᱤ ᱛᱟᱲᱟᱨᱮ ᱢᱮᱱᱟᱭᱟ ᱱᱩᱭ ᱱᱚᱛᱮ ᱨᱮ ᱟᱨ ᱧᱮᱞ ᱯᱮ ᱱᱟᱦᱟᱜ ᱪᱮᱫ ᱞᱮ ᱚᱨᱰᱟᱨ ᱟᱠᱟᱫ ᱵᱟᱫ ᱨᱮ ᱧᱮᱞᱚᱜᱼᱟ ᱟᱯᱮ ᱚᱱᱟ ᱫᱚ ᱱᱚᱰᱮ ᱞᱮ ᱮᱢ ᱪᱮᱫ ᱞᱮ ᱟᱠᱟᱫᱼᱟ ᱧᱟᱢᱮᱜᱼᱟ ᱱᱚᱰᱮ ᱚ ᱴᱷᱤᱠ ᱜᱮᱭᱟ

ᱥᱤᱭᱟᱱᱤ ᱪᱟᱞᱟᱣ ᱠᱟᱱᱟ ᱟᱹᱜᱩ ᱞᱟᱹᱜᱤᱫ

ᱟᱡ ᱟᱭᱳ ᱢᱟᱱᱮ ᱫᱷᱳᱠᱟ ᱛᱮ ᱵᱟᱵᱟᱭ ᱤᱫᱤᱭᱮᱭᱟ ᱦᱮᱸ ᱥᱮ ᱟᱨ ᱚᱸᱰᱮ ᱜᱮ ᱫᱚᱦᱚᱭᱮᱭᱟᱭ ᱮᱱᱠᱷᱟᱱ ᱟᱡ ᱜᱤᱫᱽᱨᱟᱹ ᱟᱨ ᱟᱡ ᱵᱟᱵᱟ ᱟᱹᱜᱩ ᱠᱤᱱ ᱪᱟᱞᱟᱣ ᱠᱚᱜᱼᱟ ᱞᱮᱠᱤᱱ ᱱᱚᱣᱟᱴᱟᱜ ᱢᱚᱛᱞᱚᱵ ᱜᱟᱫᱷᱟ ᱴᱩ ᱢᱩᱵᱷᱤ ᱨᱮᱫᱚ ᱩᱱᱤ ᱚᱱᱠᱟ ᱜᱮ ᱤᱭᱟᱹ ᱢᱚᱛᱞᱚᱵ ᱦᱟᱢᱞᱟ ᱦᱩᱭᱩᱜᱼᱟ ᱱᱟᱭ ᱛᱮ ᱞᱟᱲᱟᱭ ᱦᱩᱭᱩᱜᱼᱟ ᱯᱩᱡᱤ ᱠᱚᱣᱟᱜ ᱟᱨ ᱯᱩᱡᱤ ᱠᱚ ᱞᱟᱲᱟᱭ ᱦᱩᱭ ᱠᱟᱛᱮᱫ ᱚᱸᱰᱮ ᱫᱚ ᱢᱚᱛᱞᱚᱵ ᱟᱹᱰᱤ ᱜᱟᱱ ᱰᱨᱟᱭᱵᱷᱟᱨ ᱠᱚ ᱭᱟ ᱯᱷᱚᱡᱤ ᱠᱚ ᱥᱟᱵ ᱠᱟᱠᱚᱣᱟ ᱠᱚ ᱯᱟᱠᱤᱥᱛᱟᱱ ᱣᱟᱞᱟ ᱟᱨ ᱩᱱᱟᱹᱜ ᱵᱟᱨ ᱠᱤᱱ ᱩᱱᱤ ᱜᱤᱫᱽᱨᱟᱹ ᱦᱟᱹᱱᱤ ᱦᱟᱹᱱᱤ ᱩᱭᱦᱟᱹᱨᱟᱭ ᱢᱮᱱᱛᱮ ᱠᱤ ᱤᱧ ᱵᱟᱵᱟ ᱯᱟᱞᱮ ᱥᱟᱵ ᱟᱠᱟᱫᱮᱭᱟ ᱠᱚ ᱛᱚ ᱚᱱᱟ ᱞᱟᱹᱜᱤᱫ ᱛᱮ ᱪᱟᱞᱟᱜ ᱟᱡ ᱵᱟᱵᱟ ᱵᱟᱧᱪᱟᱣ ᱞᱟᱹᱜᱤᱫ ᱛᱮ ᱞᱮᱠᱤᱱ ᱥᱮ ᱟᱡ ᱵᱟᱵᱟ ᱚᱸᱰᱮ ᱛᱟᱦᱮᱸ ᱜᱮ ᱵᱟᱭ ᱛᱟᱦᱮᱱᱟ ᱢᱚᱛᱞᱚᱵ ᱯᱟᱠᱤᱥᱛᱟᱱ ᱨᱮ ᱩᱱᱤ ᱫᱚ ᱵᱟᱧᱪᱟᱣ ᱠᱚᱜ ᱜᱮᱭᱟ ᱫᱟᱜ ᱨᱮ ᱧᱩᱨ ᱠᱟᱛᱮᱱ ᱦᱮᱸ ᱥᱮ ᱟᱨ ᱤᱱᱟᱹ ᱯᱚᱨᱮ ᱟᱡ ᱵᱟᱵᱟ ᱡᱚᱵ ᱦᱤᱡᱩᱜᱼᱟ ᱛᱟᱭᱚᱢ ᱛᱮ ᱟᱡ ᱵᱟᱵᱟ

ᱦᱳᱭ ᱦᱤᱱᱫᱩᱥᱛᱟᱱ ᱫᱚ ᱚᱱᱟᱜᱮ ᱤᱭᱟ ᱦᱤᱱᱫᱩᱥᱛᱟᱱ ᱡᱤᱱᱫᱟᱵᱟᱫ ᱛᱟᱦᱮᱸ ᱞᱮᱱᱟ ᱥᱚᱵᱥᱮ ᱵᱮᱥᱴ ᱱᱟᱨᱟ ᱟᱨ ᱮᱠᱴᱩ ᱰᱟᱭᱞᱚᱜ ᱛᱟᱦᱮᱸ ᱞᱮᱱᱟ ᱛᱟᱦᱮᱸ ᱞᱮᱱᱟ ᱥᱮ ᱪᱮᱫ ᱪᱚᱧ ᱦᱤᱲᱤᱧ ᱠᱮᱜᱼᱟ ᱚᱱᱟ ᱫᱚ ᱴᱷᱤᱠ ᱜᱮᱭᱟ ᱛᱚᱵᱮ ᱛᱚ ᱡᱚᱢ ᱞᱟᱹᱜᱤᱫ ᱟᱨ ᱪᱮᱫ ᱫᱚ ᱵᱟᱝᱜᱮ ᱯᱷᱤᱨ ᱦᱤᱡᱩᱜ ᱠᱟᱱᱟ ᱦᱟᱸᱜ ᱵᱚᱱ ᱧᱟᱯᱟᱢ ᱟᱵᱚᱱ ᱡᱚᱢ ᱞᱟᱹᱜᱤᱫ ᱞᱮ ᱢᱟᱲᱟᱝ ᱟᱨ ᱡᱚᱢ ᱦᱚᱸ ᱦᱩᱭᱮᱱᱟ ᱟᱨ ᱱᱤᱛᱚᱝ ᱫᱚ ᱚᱲᱟᱜ ᱚᱰᱚᱠ ᱦᱩᱭᱩᱜᱼᱟ ᱱᱟᱦᱟᱜ ᱛᱚ ᱴᱷᱤᱠ ᱜᱮᱭᱟ ᱦᱮᱸᱪᱮ ᱟᱨ ᱱᱚᱣᱟ ᱡᱚᱢ ᱪᱟᱵᱟ ᱠᱮᱜᱼᱟ ᱟᱨ ᱱᱤᱛᱚᱝ ᱞᱮ ᱦᱮᱡ ᱮᱱᱟ ᱚᱲᱟᱜ ᱛᱮ ᱟᱨ ᱱᱤᱛᱚᱜ ᱥᱟᱯᱲᱟᱣ ᱡᱩᱛ ᱮᱱᱟ ᱰᱨᱮᱥ ᱠᱚ ᱨᱚᱵᱚᱨ ᱪᱮᱧᱡᱽ ᱵᱟᱲᱟ ᱠᱟᱛᱮ ᱪᱮᱫᱟᱜ ᱥᱮ ᱱᱤᱛᱚᱜ ᱴᱤᱭᱩᱥᱚᱱ ᱴᱟᱭᱤᱢ ᱦᱩᱭᱩᱜ ᱠᱟᱱᱟ ᱪᱟᱨ ᱵᱟᱡᱮ ᱠᱷᱚᱱ ᱱᱟᱦᱟᱜ ᱢᱮᱱᱟᱜᱼᱟ ᱠᱞᱟᱥ ᱛᱟᱞᱮ ᱛᱚ ᱚᱱᱟ ᱞᱟᱹᱜᱤᱫ ᱛᱮ ᱠᱟᱹᱴᱤᱡ ᱡᱚᱢ ᱵᱟᱲᱟ ᱠᱚᱛᱮ ᱜᱮ ᱟᱹᱰᱤ ᱴᱟᱭᱤᱢ ᱦᱩᱭᱮᱱᱟ ᱯᱷᱤᱨ ᱚᱴᱳ ᱵᱟᱞᱮ ᱧᱟᱢᱮᱫ ᱛᱟᱦᱮᱱ ᱯᱷᱤᱨ ᱵᱟᱥ ᱛᱮ ᱦᱮᱡ ᱮᱱᱟ ᱯᱷᱤᱨ ᱚᱸᱰᱮ ᱱᱟᱜ ᱯᱳᱞ ᱵᱟᱠᱚ ᱵᱮᱱᱟᱣ ᱟᱠᱟᱫ ᱪᱮ ᱥᱴᱮᱥᱚᱱ ᱚᱸᱰᱮ ᱮᱱᱠᱷᱟᱱ ᱫᱚ ᱚᱱᱟ ᱞᱟᱹᱜᱤᱫ ᱛᱮ ᱥᱴᱮᱥᱚᱱ ᱚᱸᱰᱮ ᱱᱟᱜ ᱡᱩᱜᱽᱥᱟᱞᱟ ᱨᱮ ᱟᱹᱰᱤ ᱵᱷᱤᱲ ᱛᱟᱦᱮᱸ ᱞᱮᱱᱟ ᱯᱩᱨᱟᱹ ᱨᱳᱰ ᱡᱟᱢ ᱛᱟᱦᱮᱸ ᱞᱮᱱᱟ ᱚᱸᱰᱮ ᱯᱳᱞ ᱱᱟᱜ ᱮᱠ ᱥᱟᱭᱤᱰ ᱵᱮᱱᱟᱜ ᱠᱟᱱᱟ ᱪᱮ ᱟᱨ ᱟᱹᱣᱨᱤ ᱵᱮᱱᱟᱣ ᱦᱩᱭ ᱟᱠᱚ ᱛᱳ ᱚᱱᱟ ᱞᱟᱹᱜᱤᱫ ᱛᱮ ᱛᱚ ᱛᱤᱱᱟᱹᱜ ᱫᱤᱱ ᱢᱮᱱᱟᱜᱼᱟ ᱠᱚ ᱧᱮᱞᱮᱫ ᱜᱮ ᱦᱮᱸ ᱥᱮ ᱛᱚ ᱚᱱᱟ ᱞᱟᱹᱜᱤᱫ ᱛᱮ ᱨᱳᱰ ᱡᱟᱢ ᱛᱟᱦᱮᱸ ᱞᱮᱱᱟ ᱛᱚ ᱚᱱᱟ ᱞᱟᱹᱜᱤᱫ ᱛᱮᱦᱚᱸ ᱟᱹᱰᱤ ᱞᱮᱴ ᱞᱟᱜᱟᱣᱮᱱᱟ ᱯᱩᱨᱟᱹ ᱦᱟᱸᱰᱮ ᱡᱩᱜᱽᱥᱞᱟᱭ ᱠᱷᱚᱱ ᱥᱴᱮᱥᱚᱱ ᱦᱟᱹᱵᱤᱡ ᱡᱟᱢ ᱛᱟᱦᱮᱸ ᱞᱮᱱᱟ ᱥᱴᱮᱥᱚᱱ ᱨᱳᱰ ᱦᱟᱸᱰᱮ ᱦᱟᱹᱵᱤᱡ ᱚᱱᱟ ᱞᱟᱹᱜᱤᱫ ᱛᱮ ᱞᱮᱴ ᱞᱟᱜᱟᱣᱮᱱᱟ ᱟᱨ ᱴᱷᱤᱠ ᱜᱮᱭᱟ ᱛᱚᱵᱮ ᱛᱮᱦᱮᱧᱟᱜ ᱵᱞᱚᱜᱽ ᱫᱚ ᱱᱚᱝᱠᱟ ᱜᱮ ᱛᱟᱦᱮᱸ ᱞᱮᱱᱟ ᱟᱨ ᱡᱟᱦᱟᱸ ᱞᱮᱠᱟ ᱮᱱᱟᱝ ᱤᱧ ᱞᱟᱹᱭ ᱠᱮᱜᱼᱟ ᱢᱮᱱᱛᱮ ᱤᱧ ᱫᱚ ᱱᱟᱦᱟᱜ ᱦᱳᱭ ᱢᱟᱱᱮ ᱯᱷᱟᱨᱥᱴ ᱴᱟᱭᱤᱢ ᱯᱤ ᱮᱢ ᱢᱚᱞ ᱪᱟᱞᱟᱣ ᱨᱮᱭᱟᱜ ᱢᱩᱵᱷᱤ ᱧᱮᱞ ᱪᱟᱞᱟᱣ ᱦᱩᱭ ᱞᱮᱱᱟ ᱛᱟᱦᱮᱱᱟ ᱱᱤᱭᱟᱹ ᱫᱷᱟᱣ ᱜᱮ ᱛᱤᱧ ᱟᱨ ᱪᱟᱞᱟᱣ ᱵᱟᱹᱧ ᱪᱟᱞᱟᱣ ᱠᱟᱱᱟ ᱢᱟᱲᱟᱝ ᱪᱮᱫᱟᱜ ᱥᱮ ᱢᱮᱱ ᱵᱟᱛ ᱱᱚᱣᱟ ᱦᱩᱭᱩᱜ ᱠᱟᱱᱟ ᱠᱤ ᱡᱟᱫᱟᱛᱚᱨ ᱤᱧ ᱵᱚᱞᱤᱭᱩᱰ ᱢᱩᱵᱷᱤ ᱵᱟᱹᱧ ᱧᱮᱞᱟ ᱦᱮᱸ ᱥᱮ ᱛᱚ ᱵᱚᱞᱤᱭᱩᱰ ᱢᱩᱵᱷᱤ ᱵᱟᱝ ᱧᱮᱞ ᱠᱷᱟᱹᱛᱤᱨ ᱛᱮ ᱢᱩᱵᱷᱤ ᱧᱮᱞ ᱦᱚᱸ ᱵᱟᱝ ᱪᱟᱞᱟᱜ ᱥᱟᱱᱟᱧᱟ ᱦᱮᱸ ᱥᱮ ᱡᱟᱹᱥᱛᱤ ᱫᱚ ᱤᱧ ᱫᱚ ᱥᱟᱣᱩᱛᱷ ᱢᱩᱵᱷᱤᱧ ᱧᱮᱞᱟ ᱦᱮᱸ ᱥᱮ ᱥᱟᱣᱩᱛᱷ ᱵᱟᱞᱟ ᱟᱨ ᱠᱳᱨᱤᱭᱟᱱ ᱢᱩᱵᱷᱤ ᱠᱳᱨᱤᱭᱟᱱ ᱰᱨᱟᱢᱟ ᱚᱱᱟᱧ ᱧᱮᱞᱟ ᱛᱚ ᱚᱱᱟ ᱞᱟᱹᱜᱤᱫ ᱡᱟᱹᱥᱛᱤ ᱵᱚᱞᱤᱭᱩᱰ ᱵᱟᱝᱜᱮ ᱯᱤᱪᱷᱞᱮ ᱢᱚᱛᱞᱚᱵ